ᱡᱚᱦᱟᱨ ᱜᱮ ᱛᱟᱵᱚᱱ ᱥᱟᱱᱟᱢ ᱠᱚ ᱤᱧ ᱜᱮ ᱢᱚᱠᱨᱚ ᱢᱩᱨᱢᱩ ᱤᱧᱟᱹᱜ ᱱᱚᱣᱟ ᱢᱚᱠᱨᱚ ᱢᱩᱨᱢᱩ ᱥᱟᱨ ᱤᱭᱩᱴᱩᱵᱽ ᱪᱮᱱᱮᱞ ᱛᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱟᱫᱚ ᱛᱮᱦᱮᱧ ᱫᱚ ᱱᱟᱦᱟᱜ ᱢᱤᱫᱴᱟᱝ ᱤᱢᱯᱚᱨᱴᱟᱱᱴ ᱴᱚᱯᱤᱠ ᱤᱫᱤ ᱠᱟᱛᱮ ᱵᱚᱱ ᱜᱟᱯᱟᱞᱢᱟᱨᱟᱣ ᱧᱚᱜᱚᱜᱼᱟ ᱟᱫᱚ ᱤᱧ ᱫᱚ ᱱᱟᱦᱟᱜ ᱳᱰᱤᱥᱟ ᱢᱚᱭᱩᱨᱵᱷᱚᱸᱡᱽ ᱵᱚᱦᱚᱲᱫᱟ ᱵᱞᱚᱠ ᱵᱷᱤᱛᱨᱤ ᱨᱤᱱᱤᱡ ᱦᱚᱲ ᱠᱟᱹᱱᱟᱹᱧ ᱟᱫᱚ ᱡᱟᱦᱟᱸᱭ ᱡᱟᱦᱟᱸ ᱠᱷᱚᱱ ᱱᱟᱦᱟᱜ ᱵᱷᱤᱰᱤᱭᱳ ᱯᱮ ᱧᱮᱞᱮᱜᱼᱟ ᱤᱧᱟᱹᱜ ᱞᱳᱠᱮᱥᱚᱱ ᱚᱱᱟᱧ ᱞᱟᱹᱭ ᱠᱮᱜᱼᱟ ᱳᱰᱤᱥᱟ ᱢᱚᱭᱩᱨᱵᱷᱚᱸᱡᱽ ᱵᱚᱦᱚᱲᱫᱟ ᱵᱞᱚᱠ ᱟᱫᱚ ᱛᱮᱦᱮᱧ ᱫᱚ ᱱᱟᱦᱟᱜ ᱚᱱᱟ ᱵᱚᱦᱚᱲᱫᱟ ᱵᱞᱚᱠ ᱞᱮᱯ ᱨᱮᱭᱟᱜ ᱠᱟᱛᱷᱟ ᱠᱟᱹᱡ ᱵᱚᱱ ᱠᱟᱛᱷᱟ ᱧᱚᱜᱟ ᱟᱫᱚ ᱟᱵᱚ ᱪᱟᱹᱥᱤ ᱠᱚ ᱦᱩᱲᱩ ᱵᱚᱱ ᱪᱟᱥᱮᱜᱼᱟ ᱟᱨ ᱱᱤᱛᱚᱜ ᱥᱚᱨᱠᱟᱨ ᱱᱚᱝᱠᱟ ᱡᱳᱡᱚᱱᱟᱭ ᱚᱰᱚᱠ ᱟᱠᱟᱜᱼᱟ ᱚᱱᱞᱟᱭᱤᱱ ᱢᱟᱫᱽᱫᱷᱚᱢ ᱛᱮ ᱢᱟᱲᱟᱝ ᱨᱮᱡᱤᱥᱴᱨᱮᱥᱚᱱ ᱠᱟᱛᱮ ᱚᱱᱞᱟᱭᱤᱱ ᱢᱟᱫᱽᱫᱷᱚᱢ ᱛᱮ ᱚᱱᱟ ᱱᱟᱦᱟᱜ ᱢᱟᱲᱟᱝ ᱨᱮᱡᱤᱥᱴᱨᱮᱥᱚᱱ ᱠᱟᱛᱮ ᱛᱚᱵᱮ ᱠᱟᱛᱮ ᱩᱛᱟᱹᱨ ᱚᱱᱟ ᱦᱩᱲᱩ ᱱᱟᱦᱟᱜ ᱟᱢᱮᱢ ᱟᱹᱠᱷᱨᱤᱧ ᱫᱟᱲᱮᱭᱟᱜᱼᱟ ᱟᱫᱚ ᱚᱱᱟ ᱢᱟᱲᱟᱝ ᱨᱮ ᱚᱱᱟ ᱨᱮᱡᱤᱥᱴᱨᱮᱥᱚᱱ ᱦᱩᱭᱩᱜᱼᱟ ᱚᱱᱞᱟᱭᱤᱱ ᱛᱮ ᱟᱨ ᱚᱸᱰᱮᱱᱟᱜ ᱯᱨᱚᱥᱮᱥ ᱱᱚᱰᱮᱱᱟᱜ ᱠᱟᱛᱷᱟᱧ ᱞᱟᱹᱭᱮᱜᱼᱟ ᱱᱚᱝᱠᱟ ᱢᱤᱫ ᱫᱚ ᱟᱹᱰᱤ ᱯᱨᱚᱵᱞᱮᱢ ᱜᱮ ᱵᱩᱡᱷᱟᱹᱜ ᱠᱟᱱᱟ ᱡᱚᱛᱚ ᱦᱚᱲ ᱫᱩᱣᱟᱨᱟ ᱱᱚᱣᱟ ᱵᱟᱭ ᱥᱚᱢᱵᱷᱚᱵ ᱜᱚᱫᱚᱜᱼᱟ ᱟᱪᱪᱷᱟ ᱪᱮᱫ ᱪᱤᱠᱟᱹᱭᱮᱱᱟ ᱵᱚᱦᱚᱲᱫᱟ ᱞᱮᱵᱽ ᱪᱟᱞᱟᱣ ᱦᱩᱭᱱᱟ ᱟᱪᱪᱷᱟ ᱚᱸᱰᱮ ᱪᱮᱫ ᱪᱤᱠᱟᱹᱭᱮᱱᱟ ᱚᱱᱟ ᱯᱷᱚᱨᱢ ᱧᱟᱢᱚᱜ ᱞᱟᱹᱜᱤᱫ ᱢᱤᱫ ᱫᱷᱟᱣ ᱟᱫᱷᱟᱨ ᱡᱚᱢᱟ ᱦᱩᱭᱩᱜᱼᱟ ᱟᱫᱷᱟᱨ ᱡᱚᱢᱟ ᱨᱮ ᱞᱟᱭᱤᱱ ᱞᱚᱢᱵᱟ ᱞᱟᱭᱤᱱ ᱞᱚᱢᱵᱟ ᱞᱟᱭᱤᱱ ᱚᱸᱰᱮ ᱟᱫᱷᱟᱨ ᱡᱚᱢᱟ ᱨᱮ ᱞᱚᱢᱵᱟ ᱞᱟᱭᱤᱱ ᱯᱟᱲᱟᱜᱼᱟ ᱛᱟᱨᱯᱚᱨᱮ ᱚᱱᱟ ᱢᱟ ᱟᱫᱷᱟᱨ ᱡᱚᱢᱟ ᱢᱟ ᱦᱩᱭᱮᱱ ᱜᱮᱭᱟ ᱟᱫᱷᱟᱨ ᱡᱚᱢᱟ ᱠᱟᱛᱮ ᱟᱨᱦᱚᱸ ᱚᱸᱰᱮ ᱡᱚᱠᱷᱚᱱ ᱯᱷᱚᱨᱢᱮᱢ ᱧᱟᱢᱟ ᱚᱱᱠᱟᱱ ᱩᱱᱠᱩ ᱞᱟᱭᱤᱱ ᱵᱟᱞᱟ ᱟᱹᱰᱤᱜᱟᱱ ᱠᱚ ᱩᱱᱠᱩ ᱯᱷᱚᱨᱢ ᱠᱚ ᱧᱟᱢ ᱪᱟᱵᱟᱭᱟ ᱚᱱᱟ ᱢᱟ ᱵᱟᱝᱟ ᱚᱱᱟ ᱟᱫᱷᱟᱨ ᱡᱚᱢᱟ ᱠᱮᱜᱼᱟ ᱟᱫᱷᱟᱨ ᱡᱚᱢᱟ ᱯᱚᱨᱮᱛᱮ ᱟᱫᱷᱟᱨ ᱡᱚᱢᱟ ᱯᱚᱨᱮᱛᱮ ᱚᱸᱰᱮ ᱫᱚ ᱱᱟᱦᱟᱜ ᱟᱫᱷᱟᱨ ᱡᱚᱢᱟ ᱥᱚᱢᱚᱭ ᱜᱮᱛᱟᱢ ᱦᱩᱭᱮᱱᱟ ᱛᱟᱯᱚᱨᱮ ᱟᱨᱦᱚᱸ ᱚᱱᱟ ᱚᱱᱟ ᱯᱷᱚᱨᱢ ᱧᱟᱢ ᱧᱟᱢ ᱡᱚᱦᱚᱜ ᱚᱱᱮ ᱢᱤᱫ ᱫᱷᱟᱣ ᱞᱟᱭᱤᱱ ᱯᱟᱲᱟᱜᱼᱟ ᱟᱪᱪᱷᱟ ᱚᱱᱠᱟ ᱠᱟᱛᱮ ᱟᱨᱦᱚᱸ ᱡᱚᱠᱷᱚᱱ ᱦᱟᱸᱜ ᱮᱢ ᱨᱮᱡᱤᱥᱴᱨᱮᱥᱚᱱᱟ ᱢᱟᱲᱟᱝ ᱚᱱᱟ ᱯᱷᱚᱨᱢ ᱧᱟᱢ ᱠᱟᱛᱮᱢ ᱯᱷᱤᱞᱟᱯ ᱠᱟᱜᱼᱟ ᱟᱨ ᱡᱚᱛᱟ ᱡᱚᱛᱚ ᱚᱱᱟ ᱡᱚᱢᱤ ᱯᱚᱴᱟ ᱠᱚ ᱮᱢᱟᱱ ᱠᱚ ᱟᱫᱷᱟᱨ ᱡᱮᱨᱚᱠᱥ ᱠᱚᱢ ᱮᱢ ᱠᱟᱜᱼᱟ ᱯᱟᱥᱵᱩᱠ ᱡᱮᱨᱚᱠᱥ ᱠᱚ ᱚᱱᱟ ᱮᱴᱮᱪ ᱵᱟᱲᱟ ᱠᱟᱛᱮ ᱟᱨᱦᱚᱸ ᱚᱱᱟ ᱵᱷᱮᱨᱤᱯᱷᱟᱭᱚᱜᱼᱟ ᱵᱷᱮᱨᱤᱯᱷᱟᱭ ᱡᱚᱦᱚᱜ ᱢᱤᱫ ᱫᱷᱟᱣ ᱞᱟᱭᱤᱱᱚᱜ ᱢᱮ ᱵᱷᱮᱨᱤᱯᱷᱟᱭ ᱡᱚᱦᱚᱜ ᱢᱤᱫ ᱫᱷᱟᱣ ᱞᱟᱭᱤᱱ ᱮᱱᱟ ᱟᱨᱦᱚᱸ ᱚᱱᱟ ᱵᱷᱮᱨᱤᱯᱷᱟᱭ ᱠᱟᱛᱮ ᱟᱨᱦᱚᱸ ᱚᱱᱟ ᱤᱭᱟᱹᱨᱮ ᱞᱟᱭᱤᱱᱚᱜ ᱢᱮ ᱡᱟᱦᱟᱸ ᱨᱮ ᱱᱟᱦᱟᱜ ᱚᱱᱟ ᱟᱢᱟᱜ ᱟᱭ ᱥᱠᱮᱱ ᱠᱚ ᱦᱟᱛᱟᱣᱟ ᱟᱨ ᱱᱚᱣᱟ ᱟᱭ ᱥᱠᱮᱱ ᱠᱚ ᱦᱟᱛᱟᱣ ᱵᱟᱲᱟ ᱯᱚᱨᱮᱛᱮ ᱩᱛᱟᱹᱨ ᱟᱢ ᱫᱚ ᱢᱤᱫ ᱧᱟᱢᱟ ᱟᱢᱟᱜ ᱚᱱᱞᱟᱭᱤᱱ ᱛᱟᱢ ᱥᱟᱠᱥᱮᱥᱯᱷᱩᱞ ᱦᱩᱭᱱᱟ ᱢᱮᱱᱛᱮ ᱚᱱᱟ ᱢᱤᱫᱴᱟᱝ ᱯᱨᱩᱯᱷ ᱞᱮᱠᱟ ᱮᱵᱷᱤᱰᱮᱱᱥ ᱯᱮᱯᱟᱨ ᱢᱤᱫᱴᱟᱝ ᱯᱨᱤᱱᱴ ᱟᱣᱩᱴ ᱮᱢ ᱧᱟᱢᱟ ᱟᱫᱚ ᱱᱚᱜᱼᱚ ᱱᱚᱣᱟ ᱡᱤᱞᱤᱧ ᱯᱨᱚᱥᱮᱥᱤᱝ ᱡᱚᱛᱚ ᱦᱚᱲ ᱫᱚ ᱟᱨ ᱵᱟᱭ ᱥᱚᱢᱵᱷᱚᱵᱚᱜ ᱠᱟᱱᱟ ᱟᱹᱰᱤ ᱡᱳᱨ ᱫᱷᱳᱨᱡᱚ ᱫᱚᱦᱚ ᱠᱟᱛᱮᱫ ᱚᱱᱟ ᱜᱚᱴᱟ ᱫᱤᱱ ᱢᱤᱫ ᱫᱤᱱ ᱛᱮᱦᱚᱸ ᱤᱭᱟᱹ ᱫᱚ ᱵᱟᱭ ᱥᱚᱢᱵᱷᱚᱵᱚᱜ ᱠᱟᱱᱟ ᱚᱱᱠᱟ ᱫᱚ ᱵᱟᱨ ᱥᱤᱧ ᱛᱮᱦᱚᱸ ᱵᱟᱭ ᱥᱚᱢᱵᱷᱚᱵᱚᱜ ᱠᱟᱱᱟ ᱯᱮ ᱫᱤᱱ ᱛᱮ ᱩᱛᱟᱹᱨ ᱟᱢ ᱫᱚᱢ ᱥᱟᱠᱥᱮᱥ ᱫᱟᱲᱮᱭᱟᱜᱼᱟ ᱚᱱᱟ ᱦᱚᱸ ᱢᱟᱲᱟᱝ ᱨᱮ ᱡᱩᱫᱤᱢ ᱦᱮᱡ ᱠᱚᱜᱼᱟ ᱛᱚᱵᱮ ᱩᱛᱟᱹᱨ ᱟᱢᱟᱜ ᱫᱚ ᱥᱟᱠᱥᱮᱥᱯᱷᱩᱞ ᱦᱩᱭᱩᱜᱼᱟ ᱟᱫᱚ ᱵᱚᱭᱦᱟ ᱱᱚᱣᱟ ᱢᱟ ᱱᱩᱱᱟᱹᱜ ᱮᱴᱠᱮᱴᱚᱬᱮ ᱦᱩᱭᱩᱜ ᱠᱟᱱᱟ ᱱᱚᱣᱟ ᱢᱤᱫᱴᱟᱝ ᱤᱧ ᱞᱟᱹᱭ ᱠᱮᱫᱼᱟ ᱚᱱᱟ ᱦᱳᱲᱳ ᱟᱹᱠᱷᱨᱤᱧ ᱨᱮᱭᱟᱜ ᱟᱪᱪᱷᱟ ᱦᱳᱲᱳ ᱪᱮᱫ ᱞᱮᱠᱟ ᱛᱮᱵᱚᱱ ᱪᱟᱥᱟ ᱚᱱᱟ ᱦᱚᱸ ᱥᱟᱨᱚ ᱮᱢ ᱨᱮᱭᱟᱜ ᱞᱮᱵᱽ ᱨᱮ ᱵᱮᱵᱚᱥᱛᱷᱟ ᱢᱮᱱᱟᱜ ᱜᱮᱭᱟ ᱟᱪᱪᱷᱟ ᱥᱟᱨᱚ ᱡᱩᱫᱤ ᱧᱟᱢᱚᱜ ᱠᱟᱱᱟ ᱟᱞᱮ ᱱᱚᱛᱮ ᱢᱟ ᱱᱚᱣᱟ ᱤᱭᱩᱨᱤᱭᱟ ᱜᱮ ᱢᱟᱲᱟᱝ ᱧᱟᱢ ᱮᱱᱟ ᱤᱭᱩᱨᱤᱭᱟ ᱥᱟᱨᱚ ᱧᱟᱢ ᱞᱟᱹᱜᱤᱫ ᱛᱮ ᱢᱤᱫᱴᱟᱝ ᱟᱫᱷᱟᱨ ᱨᱮ ᱵᱟᱨᱭᱟ ᱤᱭᱩᱨᱤᱭᱟ ᱵᱚᱨᱟ ᱜᱮᱢ ᱧᱟᱢ ᱫᱟᱲᱮᱭᱟᱜᱼᱟ ᱟᱪᱪᱷᱟ ᱚᱱᱟ ᱤᱭᱩᱨᱤᱭᱟ ᱵᱚᱨᱟᱢ ᱧᱟᱢ ᱫᱟᱲᱮᱭᱟᱜ ᱞᱟᱹᱜᱤᱫ ᱛᱮ ᱮᱱᱠᱷᱟᱱ ᱚᱱᱟ ᱞᱟᱹᱜᱤᱫ ᱚᱱᱟ ᱯᱷᱚᱨᱢ ᱟᱢᱮᱢ ᱧᱟᱢ ᱞᱟᱹᱜᱤᱫ ᱛᱮ ᱢᱟᱲᱟᱝ ᱟᱢ ᱨᱮᱡᱤᱥᱴᱟᱨ ᱚᱸᱰᱮ ᱤᱭᱟᱹ ᱮᱯᱞᱟᱭ ᱦᱩᱭ ᱟᱢᱟ ᱚᱱᱟ ᱮᱯᱞᱟᱭ ᱠᱟᱛᱮ ᱟᱨᱦᱚᱸ ᱚᱱᱟ ᱟᱫᱷᱟᱨ ᱟᱨᱦᱚᱸ ᱦᱟᱸᱰᱮ ᱪᱟᱞᱟᱣ ᱠᱟᱛᱮ ᱢᱤᱫᱴᱷᱮᱱ ᱟᱨᱦᱚᱸ ᱞᱟᱭᱤᱱᱚᱜᱼᱟ ᱞᱟᱭᱤᱱ ᱠᱟᱛᱮ ᱩᱛᱟᱹᱨ ᱟᱢᱟᱜ ᱚᱱᱟ ᱤᱭᱟᱹᱢ ᱧᱟᱢᱟ ᱥᱟᱨᱮᱢ ᱧᱟᱢᱟ ᱥᱟᱨ ᱦᱚᱸᱢ ᱧᱟᱢᱟ ᱟᱨᱦᱚᱸ ᱚᱱᱟ ᱦᱚᱸ ᱟᱹᱰᱤ ᱞᱚᱢᱵᱟ ᱞᱟᱭᱤᱱ ᱠᱚᱜ ᱢᱮ ᱵᱷᱤᱲ ᱛᱟᱦᱮᱱᱟ ᱟᱹᱰᱤ ᱥᱚᱠᱛᱚ ᱟᱨ ᱛᱮᱦᱮᱧ ᱢᱟᱭ ᱫᱟᱜᱮᱫ ᱛᱟᱦᱮᱱ ᱥᱚᱠᱛᱚ ᱛᱮᱦᱮᱧᱟᱜ ᱠᱟᱛᱷᱟ ᱛᱮᱦᱮᱧ ᱦᱩᱭᱩᱜ ᱠᱟᱱᱟ ᱛᱮᱨᱚ ᱛᱟᱹᱨᱤᱠᱷ ᱛᱮᱦᱮᱧ ᱫᱟᱜ ᱡᱟᱹᱯᱩᱫᱮᱜᱼᱟᱭ ᱚᱱᱟ ᱡᱷᱩᱯᱩᱨ ᱡᱷᱩᱯᱩᱨ ᱡᱷᱩᱯᱩᱨ ᱡᱷᱩᱯᱩᱨ ᱜᱚᱴᱟ ᱫᱤᱱ ᱛᱮᱦᱮᱧᱮ ᱫᱟᱜᱮᱜᱼᱟ ᱱᱩᱱᱟᱹᱜ ᱢᱟᱱᱮ ᱮᱴᱠᱮᱴᱚᱬᱮ ᱪᱮᱛᱟᱱ ᱠᱷᱚᱱ ᱠᱟᱹᱢᱤ ᱦᱟᱹᱥᱩᱞ ᱦᱩᱭᱩᱜ ᱠᱟᱱᱟ ᱟᱫᱚ ᱱᱚᱣᱟ ᱠᱚ ᱨᱩᱯ ᱫᱩᱣᱟᱨᱟ ᱱᱚᱣᱟ ᱠᱚ ᱡᱚᱛᱚ ᱦᱚᱲ ᱫᱩᱣᱟᱨᱟ ᱵᱟᱭ ᱥᱚᱢᱵᱷᱚᱵᱚᱜᱼᱟ ᱟᱫᱚ ᱮᱱᱠᱷᱟᱱ ᱟᱵᱚ ᱩᱱᱟᱹᱜ ᱠᱚᱥᱴᱚ ᱠᱟᱛᱮ ᱦᱟᱱᱮ ᱵᱟᱹᱫᱽ ᱨᱮᱵᱚᱱ ᱪᱟᱥᱮᱜᱼᱟ ᱟᱨ ᱱᱩᱱᱟᱹᱜ ᱠᱚᱥᱴᱚ ᱠᱟᱛᱮ ᱟᱵᱚ ᱡᱩᱫᱤ ᱥᱟᱨ ᱩᱱᱟᱹᱜ ᱠᱚᱥᱴᱚ ᱠᱟᱛᱮ ᱵᱚᱱ ᱧᱟᱢᱟ ᱟᱨ ᱩᱱᱟᱹᱜ ᱠᱚᱥᱴᱚ ᱠᱟᱛᱮ ᱚᱱᱟ ᱦᱩᱲᱩ ᱵᱚᱱ ᱟᱹᱠᱷᱨᱤᱧᱟ ᱱᱚᱣᱟ ᱢᱟ ᱨᱮᱡᱤᱥᱴᱨᱮᱥᱚᱱ ᱵᱟᱠᱷᱨᱟ ᱟᱨᱦᱚᱸ ᱡᱚᱠᱷᱚᱱ ᱟᱹᱠᱷᱨᱤᱧ ᱦᱚᱸ ᱟᱹᱠᱷᱨᱤᱧ ᱦᱚᱸ ᱟᱨᱦᱚᱸ ᱟᱢᱟᱜ ᱥᱤᱨᱤᱭᱟᱞ ᱛᱤᱱᱟᱹᱜ ᱨᱮᱢ ᱧᱟᱢᱮᱜᱼᱟ ᱟᱢ ᱛᱤᱱᱟᱹᱜ ᱥᱤᱨᱤᱭᱟᱞ ᱨᱮᱢ ᱧᱟᱢᱮᱜᱼᱟ ᱚᱱᱟ ᱟᱨᱦᱚᱸ ᱢᱤᱫ ᱫᱷᱟᱣ ᱟᱢ ᱫᱚ ᱚᱱᱟ ᱛᱟᱺᱜᱤ ᱛᱟᱬᱟᱜ ᱨᱮ ᱛᱟᱦᱮᱱ ᱢᱮ ᱟᱪᱪᱷᱟ ᱦᱩᱲᱩ ᱢᱟ ᱞᱳᱰ ᱠᱟᱛᱮᱢ ᱟᱹᱜᱩ ᱠᱟᱜ ᱠᱟᱱᱟ ᱛᱤᱱ ᱡᱚᱦᱚᱜ ᱦᱟᱱᱮ ᱫᱩᱭᱴᱟ ᱠᱚᱨᱮ ᱧᱤᱫᱟᱹ ᱫᱩᱭᱴᱟ ᱠᱚᱨᱮᱢ ᱟᱹᱜᱩᱭᱟ ᱮᱱᱠᱷᱟᱱ ᱚᱸᱰᱮ ᱜᱟᱹᱰᱤ ᱵᱷᱟᱲᱟᱭᱟᱢ ᱴᱨᱟᱠᱴᱚᱨ ᱛᱮᱢ ᱟᱹᱜᱩᱭᱟ ᱮᱱᱠᱷᱟᱱ ᱚᱸᱰᱮ ᱴᱨᱟᱠᱴᱚᱨ ᱵᱷᱟᱲᱟᱢ ᱮᱢᱟ ᱰᱨᱟᱭᱵᱷᱟᱨ ᱠᱷᱚᱨᱪᱟ ᱧᱤᱫᱟᱹ ᱨᱮᱭᱟᱜ ᱠᱷᱚᱨᱪᱟᱭ ᱤᱫᱤᱭᱟ ᱟᱨᱦᱚᱸ ᱢᱤᱫ ᱫᱤᱱ ᱛᱮ ᱡᱩᱫᱤ ᱛᱟᱢ ᱦᱩᱭᱮᱱᱟ ᱚᱱᱟ ᱢᱟ ᱴᱷᱤᱠ ᱜᱮᱭᱟ ᱵᱟᱠᱷᱟᱱ ᱤᱱᱟᱹ ᱦᱤᱞᱳᱜ ᱦᱚᱸ ᱡᱩᱫᱤ ᱵᱟᱭ ᱟᱹᱠᱷᱨᱤᱧ ᱛᱟᱢ ᱥᱟᱠᱥᱮᱥ ᱞᱮᱱ ᱟᱨᱦᱚᱸ ᱫᱚᱥᱟᱨ ᱦᱤᱞᱳᱜ ᱦᱚᱸ ᱚᱸᱰᱮ ᱛᱟᱦᱮᱸ ᱠᱚᱜ ᱢᱮ ᱵᱟᱝ ᱫᱚ ᱛᱟᱹᱵᱩ ᱠᱟᱛᱮᱢ ᱛᱟᱦᱮᱱᱟ ᱪᱮ ᱵᱟᱝ ᱪᱮᱫ ᱞᱮᱠᱟ ᱠᱟᱛᱮᱢ ᱛᱟᱦᱮᱱᱟ ᱡᱩᱫᱤ ᱤᱱ ᱠᱮᱥ ᱚᱱᱟ ᱚᱠᱛᱚ ᱨᱮᱜᱮ ᱫᱟᱜ ᱠᱮᱜ ᱟᱭ ᱮᱱᱠᱷᱟᱱ ᱟᱢ ᱪᱮᱫ ᱮᱢ ᱪᱤᱠᱟᱹᱭᱟ ᱟᱹᱰᱤ ᱡᱳᱨ ᱢᱩᱥᱠᱤᱞ ᱟᱨ ᱚᱱᱟ ᱛᱤᱨᱯᱚᱞ ᱠᱚ ᱟᱵᱚ ᱢᱟ ᱱᱟᱦᱟᱜ ᱩᱱᱟᱹᱜ ᱞᱟᱹᱴᱩ ᱞᱟᱹᱴᱩ ᱛᱤᱨᱯᱚᱞ ᱦᱚᱸ ᱵᱟᱝᱟ ᱚᱛ ᱨᱮᱢ ᱫᱚᱦᱚ ᱠᱟᱜᱼᱟ ᱟᱨ ᱚᱱᱟ ᱡᱩᱫᱤ ᱛᱟᱢ ᱰᱮᱢᱮᱡᱚᱜᱼᱟ ᱪᱤᱠᱟᱹᱜᱼᱟ ᱚᱱᱟ ᱫᱚ ᱩᱱᱠᱩ ᱨᱤᱠᱥ ᱫᱚ ᱵᱟᱝ ᱫᱟᱜ ᱛᱮ ᱥᱚᱠᱛᱚ ᱫᱟᱜ ᱠᱮᱫᱟᱭ ᱚᱱᱟ ᱚᱠᱛᱚ ᱨᱮ ᱮᱱᱠᱷᱟᱱ ᱚᱱᱟ ᱦᱚᱸ ᱟᱹᱰᱤ ᱢᱟᱨᱟᱝ ᱯᱨᱚᱵᱞᱮᱢ ᱨᱮ ᱧᱩᱨᱩᱜᱼᱟ ᱚᱱᱮ ᱚᱱᱠᱟ ᱠᱟᱛᱷᱟ ᱢᱤᱫ ᱫᱚ ᱥᱟᱨ ᱦᱚᱸ ᱧᱟᱢ ᱨᱮ ᱯᱨᱚᱵᱞᱮᱢ ᱢᱮᱱᱟᱜᱼᱟ ᱟᱨ ᱢᱤᱫ ᱫᱚ ᱟᱢᱟᱜ ᱚᱱᱟ ᱨᱮᱡᱤᱥᱴᱨᱮᱥᱚᱱ ᱞᱟᱹᱜᱤᱫ ᱮᱢ ᱢᱩᱥᱠᱤᱞ ᱮᱱᱟ ᱟᱨ ᱟᱹᱠᱷᱨᱤᱧ ᱡᱚᱦᱚᱜ ᱢᱟ ᱟᱹᱰᱤ ᱥᱚᱠᱛᱚ ᱩᱛᱟᱹᱨ ᱜᱮᱢ ᱢᱩᱥᱠᱤᱞᱚᱜᱼᱟ

ᱟᱪᱪᱷᱟ ᱪᱟᱹᱥᱤ ᱡᱩᱫᱤ ᱟᱵᱚ ᱱᱩᱱᱟᱹᱜ ᱵᱚᱱ ᱦᱮᱰᱮᱠᱚᱜ ᱠᱟᱱᱟ ᱟᱨ ᱚᱱᱟ ᱮᱯ ᱨᱮ ᱚᱞ ᱟᱠᱟᱱᱟ ᱵᱨᱚᱦᱚᱫ ᱟᱠᱟᱨ ᱟᱹᱫᱤᱵᱟᱹᱥᱤ ᱠᱨᱩᱥᱤ ᱥᱚᱢᱚᱵᱟᱭ ᱥᱚᱢᱤᱛᱤ ᱮᱱᱠᱷᱟᱱ ᱱᱚᱣᱟ ᱚᱸᱰᱮ ᱪᱮᱫ ᱞᱟᱹᱜᱤᱫ ᱚᱞ ᱠᱮᱜᱼᱟ ᱚᱱᱟ ᱢᱤᱫᱴᱟᱝ ᱞᱮᱯ ᱨᱮᱭᱟᱜ ᱵᱳᱨᱰ ᱨᱮ ᱱᱚᱝᱠᱟᱭ ᱚᱞ ᱠᱮᱜᱼᱟ ᱯᱟᱞᱮᱱ ᱦᱩᱭᱩᱜ ᱠᱟᱱᱟ ᱢᱟᱲᱟᱝ ᱫᱚ ᱞᱮᱢᱯ ᱫᱚ ᱱᱩᱠᱩ ᱟᱹᱫᱤᱵᱟᱹᱥᱤ ᱠᱚᱣᱟᱜ ᱜᱮ ᱱᱚᱣᱟ ᱫᱚ ᱢᱤᱫᱴᱟᱝ ᱡᱳᱡᱳᱱᱟ ᱠᱟᱱᱟ ᱟᱫᱚ ᱚᱸᱰᱮ ᱮᱴᱟᱜ ᱠᱚᱦᱚᱸ ᱠᱚ ᱥᱟᱢᱵᱟᱣ ᱮᱫᱟ ᱮᱴᱟᱜ ᱠᱚᱦᱚᱸ ᱱᱚᱣᱟ ᱥᱩᱵᱤᱫᱷᱟ ᱥᱩᱡᱳᱜᱽ ᱩᱱᱠᱩ ᱠᱚ ᱧᱟᱢ ᱠᱮᱫᱼᱟ ᱱᱚᱰᱮ ᱯᱟᱴᱷᱟᱬᱮ ᱦᱩᱭᱩᱜ ᱟᱨ ᱯᱟᱴᱷᱟᱬᱮ ᱦᱩᱭᱩᱜ ᱵᱟᱠᱷᱟᱱ ᱫᱚ ᱮᱴᱟᱜ ᱠᱟᱥᱴ ᱠᱚ ᱦᱟᱸᱜ ᱟᱵᱚ ᱟᱹᱫᱤᱵᱟᱹᱥᱤ ᱪᱷᱟᱲᱟ ᱠᱟᱛᱮ ᱩᱱᱠᱩᱣᱟᱜ ᱦᱚᱸ ᱚᱸᱰᱮ ᱟᱹᱰᱤ ᱜᱮ ᱤᱭᱟᱹᱜ ᱠᱟᱱᱟ ᱟᱨ ᱩᱱᱠᱩ ᱡᱟᱦᱟᱸ ᱚᱱᱟ ᱞᱮᱢᱯ ᱨᱮ ᱩᱱᱠᱩᱣᱟᱜ ᱜᱮ ᱰᱷᱮᱨ ᱤᱭᱟᱹ ᱪᱟᱹᱞᱩᱜ ᱠᱟᱱᱟ ᱟᱨ ᱱᱚᱜᱼᱚ ᱱᱚᱝᱠᱟ ᱠᱟᱨᱵᱟᱨ ᱠᱚ ᱚᱸᱰᱮᱱᱟᱜ ᱰᱷᱮᱨ ᱡᱟᱹᱥᱛᱤ ᱧᱚᱜ ᱟᱠᱟᱱᱟ ᱚᱠᱚᱭ ᱫᱚ ᱢᱟᱱᱮ ᱚᱱᱠᱟ ᱚᱱᱞᱟᱭᱤᱱ ᱠᱟᱜ ᱠᱟᱱᱟᱭ ᱟᱨ ᱵᱟᱦᱨᱮ ᱪᱟᱹᱥᱤ ᱦᱟᱸᱜ ᱡᱟᱦᱟᱸᱭ ᱵᱟᱠᱚ ᱫᱟᱲᱮᱭᱟᱜ ᱠᱟᱱ ᱫᱚ ᱩᱱᱠᱩᱣᱟᱜ ᱧᱩᱛᱩᱢ ᱛᱮ ᱩᱱᱠᱩᱣᱟᱜ ᱧᱩᱛᱩᱢ ᱨᱮ ᱟᱠᱚ ᱠᱚ ᱨᱮᱡᱤᱥ ᱢᱟᱱᱮ ᱠᱚ ᱤᱭᱟᱹ ᱠᱚ ᱦᱩᱲᱩ ᱠᱚ ᱟᱹᱠᱷᱨᱤᱧ ᱟᱠᱚ ᱠᱟᱱᱟ ᱠᱤᱱᱛᱩ ᱡᱟᱦᱟᱸᱭ ᱪᱟᱹᱥᱤ ᱧᱩᱛᱩᱢ ᱨᱮ ᱮᱠᱟᱣᱩᱱᱴ ᱦᱩᱭᱩᱜᱼᱟ ᱮᱠᱟᱣᱩᱱᱴ ᱟᱡᱟᱜ ᱮᱠᱟᱣᱩᱱᱴ ᱨᱮ ᱪᱟᱞᱟᱜᱼᱟ ᱪᱟᱹᱥᱤ ᱧᱩᱛᱩᱢ ᱨᱮ ᱩᱱᱤ ᱫᱚ ᱟᱡ ᱮ ᱯᱚᱴᱟᱣ ᱠᱟᱜ ᱟᱭ ᱱᱤᱱᱟᱹᱜ ᱴᱟᱠᱟᱧ ᱮᱢᱟᱢᱟ ᱦᱟᱸᱜ ᱟᱨ ᱚᱱᱟ ᱴᱟᱠᱟ ᱫᱚ ᱯᱷᱩᱞ ᱴᱟᱠᱟ ᱫᱚ ᱦᱟᱹᱱᱤ ᱧᱟᱢᱟᱭ ᱢᱟᱦᱟᱡᱚᱱ ᱦᱟᱸᱜ ᱚᱱᱮ ᱚᱱᱠᱟ ᱚᱱᱮ ᱚᱱᱠᱟ ᱠᱟᱛᱷᱟ ᱟᱹᱰᱤ ᱱᱚᱣᱟ ᱠᱚ ᱞᱟᱠᱲᱟ ᱡᱤᱱᱤᱥ ᱦᱩᱭᱩᱜ ᱠᱟᱱᱟ ᱟᱨ ᱱᱚᱣᱟ ᱠᱚ ᱴᱷᱤᱠ ᱵᱷᱟᱵᱽ ᱨᱮ ᱦᱩᱭᱩᱜ ᱠᱟᱱᱟ ᱵᱟᱝ ᱦᱩᱭᱩᱜ ᱠᱟᱱᱟ ᱱᱚᱰᱮ ᱢᱟ ᱥᱟᱨᱛᱷᱚ ᱥᱟᱫᱷᱚᱱ ᱮᱱ ᱠᱷᱟᱱ ᱢᱤᱫ ᱦᱚᱲ ᱟᱨ ᱢᱤᱫ ᱦᱚᱲ ᱵᱟᱭ ᱜᱚᱲᱚᱣᱟᱭ ᱠᱟᱱᱟ ᱟᱞᱮ ᱱᱚᱣᱟ ᱠᱚ ᱡᱤᱱᱤᱥ ᱠᱚ ᱟᱞᱮ ᱢᱟᱱᱮ ᱯᱨᱚᱯᱚᱨ ᱥᱩᱵᱤᱫᱷᱟ ᱵᱟᱞᱮ ᱧᱟᱢ ᱫᱟᱲᱮᱭᱟᱜ ᱠᱟᱱᱟ ᱪᱟᱹᱥᱤ ᱠᱚ ᱛᱟᱨᱯᱚᱨᱮ ᱱᱚᱣᱟ ᱢᱟ ᱦᱩᱲᱩ ᱟᱹᱠᱷᱨᱤᱧ ᱨᱮᱜᱮ ᱥᱮ ᱱᱤᱱᱟᱹᱜ ᱴᱟᱠᱟ ᱱᱚᱝᱠᱟ ᱛᱮ ᱱᱤᱱᱟᱹᱜ ᱤᱭᱟᱹᱭᱮᱱᱟ ᱟᱨᱦᱚᱸ ᱡᱩᱫᱤ ᱟᱡ ᱚᱱᱟ ᱦᱩᱲᱩ ᱟᱹᱠᱷᱨᱤᱧ ᱨᱮ ᱱᱚᱝᱠᱟ ᱦᱩᱲᱩ ᱟᱹᱠᱷᱨᱤᱧ ᱡᱚᱠᱷᱚᱱ ᱜᱮ ᱱᱩᱱᱟᱹᱜ ᱤᱭᱟᱹᱭᱮᱱᱟ ᱟᱪᱪᱷᱟ ᱮᱴᱟᱜ ᱡᱤᱱᱤᱥ ᱠᱚ ᱟᱠᱚ ᱡᱚᱠᱷᱚᱱ ᱟᱵᱚ ᱡᱚᱠᱷᱚᱱ ᱵᱚᱱ ᱠᱤᱨᱤᱧᱟ ᱮᱴᱟᱜ ᱠᱚᱢᱳᱰᱤᱴᱤ ᱠᱚᱢᱳᱰᱤᱴᱤ ᱠᱚ ᱢᱟᱱᱮ ᱞᱩᱜᱽᱲᱤ ᱦᱩᱭᱩᱜ ᱵᱟᱠᱷᱟᱱ ᱡᱟᱦᱟᱱᱟᱜ ᱫᱚᱭᱱᱚᱱ ᱫᱤᱱ ᱡᱤᱱᱤᱥ ᱦᱩᱭᱩᱜ ᱚᱱᱟ ᱠᱚᱨᱮ ᱢᱟ ᱟᱵᱚ ᱢᱟ ᱥᱚᱨᱠᱟᱨ ᱢᱟ ᱟᱹᱰᱤ ᱡᱟᱹᱥᱛᱤ ᱦᱟᱭ ᱨᱮᱴ ᱛᱮᱵᱚᱱ ᱠᱤᱨᱤᱧᱟ

ᱪᱟᱹᱥᱤ ᱢᱟ ᱡᱚᱛᱚ ᱜᱮ ᱪᱟᱹᱥᱤ ᱜᱮ ᱱᱤᱡᱮ ᱦᱚᱸ ᱪᱟᱹᱥᱤ ᱩᱱᱤ ᱱᱚᱣᱟ ᱡᱤᱱᱤᱥ ᱠᱚ ᱯᱨᱚᱥᱮᱥ ᱵᱟᱭ ᱵᱟᱲᱟᱭᱟ ᱮᱱᱠᱷᱟᱱ ᱱᱚᱣᱟ ᱨᱮᱭᱟᱜ ᱥᱩᱡᱳᱜᱽ ᱢᱟ ᱵᱟᱭ ᱧᱟᱢ ᱫᱟᱲᱮᱭᱟᱜ ᱠᱟᱱᱟ ᱱᱚᱰᱮ ᱪᱷᱟᱹᱛᱤᱠ ᱴᱟᱹᱣᱴᱤ ᱠᱚ ᱩᱱᱠᱩ ᱫᱚ ᱢᱟᱲᱟᱝᱚᱜ ᱠᱟᱱᱟ ᱠᱚ ᱟᱨ ᱡᱟᱦᱟᱸ ᱛᱤᱱᱟᱹᱜ ᱞᱮ ᱱᱚᱝᱠᱟ ᱞᱮ ᱡᱚᱢᱟ ᱞᱮ ᱠᱷᱟᱱ ᱯᱷᱚᱨᱢ ᱠᱚ ᱚᱱᱟ ᱦᱚᱸ ᱩᱱᱠᱩ ᱛᱟᱞᱟ ᱨᱮᱠᱚ ᱥᱚᱜᱮ ᱜᱚᱫ ᱠᱟᱜ ᱠᱟᱱᱟ ᱡᱮ ᱡᱟᱦᱟᱸ ᱯᱚᱨᱮ ᱩᱱᱤ ᱫᱚ ᱨᱮᱸᱜᱮᱡ ᱛᱮᱛᱟᱝ ᱛᱮ ᱛᱟᱦᱮᱱ ᱠᱟᱱᱟᱭ ᱜᱚᱴᱟ ᱫᱤᱱ ᱟᱨ ᱮᱱ ᱨᱮᱦᱚᱸ ᱩᱱᱤ ᱫᱚᱭ ᱛᱟᱭᱚᱢᱚᱜ ᱠᱟᱱᱟ ᱚᱱᱮ ᱚᱱᱠᱟ ᱡᱤᱱᱤᱥ ᱪᱷᱟᱹᱛᱤᱠ ᱟᱵᱚ ᱟᱹᱰᱤ ᱡᱳᱨ ᱠᱚ ᱚᱵᱷᱟᱨ ᱴᱮᱠᱮᱫ ᱵᱚᱱᱟ

ᱚᱸᱰᱮ ᱢᱟ ᱟᱢ ᱵᱟᱢ ᱵᱚᱞᱚ ᱫᱟᱲᱮᱭᱟᱜ ᱠᱟᱱᱟ ᱟᱵᱚ ᱯᱨᱮᱠᱴᱤᱠᱟᱞᱤ ᱛᱮᱦᱮᱧ ᱧᱮᱞ ᱠᱮᱜᱼᱟ ᱱᱚᱣᱟ ᱡᱤᱱᱤᱥ ᱠᱚ ᱟᱹᱰᱤ ᱦᱮᱰᱮᱠ ᱡᱤᱱᱤᱥ ᱛᱟᱨᱯᱚᱨᱮ ᱱᱚᱣᱟ ᱥᱤᱥᱴᱮᱢ ᱠᱚ ᱟᱵᱚ ᱚᱠᱚᱭ ᱦᱚᱸ ᱵᱟᱠᱚ ᱯᱨᱚᱛᱤᱵᱟᱫᱮᱜᱼᱟ ᱟᱵᱚ ᱥᱩᱨ ᱠᱚᱨᱮᱜ ᱪᱮᱫ ᱞᱮᱠᱟ ᱵᱚᱱ ᱠᱟᱹᱢᱤ ᱵᱚᱱ ᱦᱟᱹᱥᱤᱞ ᱫᱟᱲᱮᱭᱟᱜᱼᱟ ᱚᱱᱟ ᱡᱤᱱᱤᱥ ᱵᱟᱝ ᱧᱮᱞᱚᱜ ᱠᱟᱱᱟ ᱟᱫᱚ ᱱᱚᱣᱟ ᱡᱤᱱᱤᱥ ᱠᱚ ᱟᱵᱚ ᱢᱤᱫᱴᱟᱱ ᱥᱚᱪᱮᱛᱚᱱ ᱵᱟᱵᱚᱱ ᱛᱟᱦᱮᱱ ᱠᱷᱟᱱ ᱟᱹᱫᱤᱵᱟᱹᱥᱤ ᱫᱚ ᱛᱟᱹᱦᱩ ᱠᱮ ᱛᱟᱹᱦᱩ ᱠᱚ ᱮᱲᱮ ᱵᱚᱱᱟ ᱟᱨ ᱱᱚᱜᱼᱚ ᱱᱚᱝᱠᱟᱱ ᱡᱤᱱᱤᱥ ᱟᱨ ᱢᱟ ᱟᱯᱮ ᱚᱠᱟ ᱠᱚᱨᱮ ᱠᱷᱚᱱ ᱱᱚᱣᱟ ᱵᱷᱤᱰᱤᱭᱳ ᱯᱮ ᱧᱮᱞᱮᱫᱼᱟ ᱤᱧᱟᱹᱜ ᱵᱷᱤᱰᱤᱭᱳ ᱡᱩᱫᱤ ᱯᱮ ᱠᱩᱥᱤᱭᱟᱜ ᱠᱟᱱᱟ ᱞᱟᱭᱤᱠ ᱯᱮ ᱥᱮᱭᱟᱨ ᱯᱮ ᱥᱟᱵᱥᱠᱨᱟᱭᱤᱵᱽ ᱯᱮ ᱚᱱᱟ ᱢᱟ ᱦᱟᱸᱜ ᱢᱮᱱᱮᱫ ᱜᱮᱭᱟ ᱟᱨ ᱚᱠᱟ ᱠᱷᱚᱱ ᱦᱟᱸᱜ ᱤᱧᱟᱹᱜ ᱵᱷᱤᱰᱤᱭᱳ ᱯᱮ ᱧᱮᱞᱮᱫᱼᱟ ᱚᱱᱟ ᱱᱤᱦᱟᱹᱛᱤ ᱠᱚᱢᱮᱱᱴ ᱢᱟᱫᱽᱫᱷᱚᱢ ᱨᱮᱯᱮ ᱚᱞᱟ ᱛᱮᱦᱮᱧ ᱠᱟᱛᱷᱟ ᱱᱚᱰᱮ ᱜᱤᱧ ᱢᱩᱪᱟᱹᱫᱮᱜᱼᱟ ᱢᱟ ᱛᱚᱵᱮ ᱥᱟᱱᱟᱢ ᱠᱚ ᱡᱚᱦᱟᱨ